ᱡᱚᱦᱟᱨ ᱜᱮ ᱥᱟᱱᱟᱢ ᱭᱩᱴᱩᱵᱽ ᱧᱮᱞ ᱞᱟᱹᱜᱤᱫ ᱵᱚᱭᱦᱟ ᱢᱤᱥᱤ ᱠᱚ ᱤᱧ ᱜᱟᱨᱰᱮᱱ ᱢᱟᱨᱰᱤ ᱟᱨ ᱛᱟᱱ ᱫᱟᱨᱟ ᱮᱯᱮᱧ ᱟᱵᱚ ᱫᱤᱥᱚᱢ ᱠᱟᱛᱷᱟ ᱭᱩᱴᱩᱵᱽ ᱪᱮᱱᱮᱞ ᱨᱮ ᱛᱚ ᱜᱟᱛᱮ ᱠᱚ ᱛᱤᱦᱤᱧ ᱫᱚᱵᱚᱱ ᱜᱟᱞᱢᱟᱨᱟᱣᱟ ᱡᱟᱦᱟᱸ ᱫᱚ ᱟᱹᱫᱤᱵᱟᱹᱥᱤ ᱥᱮᱸᱜᱮᱞ ᱟᱵᱷᱤᱭᱟᱱ ᱯᱩᱨᱮ ᱟᱴ ᱯᱚᱱᱚᱛ ᱨᱮ ᱠᱟᱹᱢᱤ ᱠᱟᱱ ᱱᱩᱭ ᱥᱮᱸᱜᱮᱞ ᱟᱵᱷᱤᱭᱟᱱ ᱜᱮ ᱢᱮᱱᱫᱟᱭ ᱢᱟᱹᱡᱷᱤ ᱵᱟᱵᱟ ᱵᱚᱱ ᱵᱚᱫᱚᱞ ᱠᱚᱣᱟ ᱛᱚ ᱥᱟᱹᱨᱤ ᱜᱮ ᱜᱟᱛᱮ ᱠᱚ ᱢᱟᱹᱡᱷᱤ ᱵᱟᱵᱟ ᱟᱭᱢᱟ ᱫᱤᱱ ᱠᱷᱚᱱ ᱵᱩᱥᱠᱩᱭᱮᱫ ᱠᱚᱣᱟᱭ ᱜᱷᱟᱱᱮ ᱡᱮᱨᱮᱫ ᱮᱫ ᱠᱚᱣᱟ ᱜᱷᱟᱱᱮ ᱢᱮᱱᱫᱟ ᱵᱚᱫᱚᱞ ᱠᱚᱣᱟ ᱵᱚᱱ ᱛᱚ ᱪᱮᱫᱟᱜ ᱱᱚᱝᱠᱟᱭ ᱢᱮᱱᱫᱟ ᱟᱹᱫᱤᱵᱟᱹᱥᱤ ᱥᱮᱸᱜᱮᱞ ᱟᱵᱷᱤᱭᱟᱱ ᱛᱚ ᱟᱹᱫᱤᱵᱟᱹᱥᱤ ᱥᱮᱜᱮᱫ ᱮᱯᱷᱮᱭᱟᱨ ᱱᱤᱭᱟᱹᱭ ᱢᱮᱱᱫᱟ ᱠᱤ ᱫᱮᱥ ᱟᱨ ᱫᱩᱱᱤᱭᱟᱹ ᱨᱮ ᱡᱚᱛᱚ ᱟᱛᱳ ᱨᱮᱜᱮ ᱢᱟᱹᱡᱷᱤ ᱵᱟᱵᱟ ᱢᱮᱱᱟᱜ ᱠᱚᱣᱟ ᱟᱨ ᱱᱩᱠᱩ ᱢᱟᱹᱡᱷᱤ ᱵᱟᱵᱟ ᱫᱚ ᱟᱛᱳ ᱨᱮᱱ ᱠᱷᱩᱱᱴᱤ ᱠᱟᱱᱟ ᱠᱚ ᱱᱩᱠᱩ ᱜᱮ ᱡᱩᱫᱤ ᱟᱛᱳ ᱴᱚᱞᱟ ᱞᱟᱹᱜᱤᱫ ᱵᱟᱠᱚ ᱠᱟᱹᱢᱤᱭᱟ ᱛᱚ ᱚᱠᱚᱭ ᱠᱟᱹᱢᱤᱭᱟ ᱢᱟᱹᱡᱷᱤ ᱵᱟᱵᱟᱣᱟᱜ ᱦᱩᱠᱩᱢ ᱛᱮᱜᱮ ᱟᱛᱳ ᱨᱮᱭᱟᱜ ᱟᱪᱟᱨ ᱵᱤᱪᱟᱹᱨ ᱦᱩᱭᱩᱜ ᱠᱟᱱᱟ ᱥᱮ ᱩᱱᱠᱩ ᱫᱚ ᱮᱱᱛᱮ ᱢᱤᱫᱴᱟᱝ ᱢᱟᱹᱱ ᱥᱟᱢᱟᱱ ᱦᱚᱲ ᱠᱟᱱᱟ ᱠᱚ ᱱᱩᱠᱩ ᱜᱮ ᱡᱩᱫᱤ ᱟᱵᱚ ᱟᱛᱳ ᱴᱚᱞᱟ ᱞᱟᱹᱜᱤᱫ ᱵᱟᱠᱚ ᱠᱟᱹᱢᱤᱭᱟ ᱛᱚ ᱚᱠᱚᱭ ᱠᱟᱹᱢᱤᱭᱟ ᱛᱮᱦᱮᱧ ᱟᱵᱚ ᱥᱟᱱᱛᱟᱞ ᱟᱛᱳ ᱨᱮ ᱟᱭᱢᱟ ᱢᱟᱹᱡᱷᱤ ᱠᱚᱜᱮ ᱠᱨᱤᱥᱪᱟᱱ ᱦᱚᱲ ᱢᱮᱱᱟᱜ ᱠᱚᱣᱟ ᱢᱟᱹᱡᱷᱤ ᱵᱟᱵᱟ ᱠᱚ ᱵᱮᱱᱟᱣ ᱠᱟᱜ ᱠᱚᱣᱟ ᱡᱟᱦᱟᱸ ᱫᱚ ᱩᱱᱠᱩ ᱥᱤᱨᱤ ᱯᱟᱹᱨᱥᱤ ᱱᱟᱢ ᱛᱮᱜᱮ ᱢᱮᱱᱟᱜ ᱠᱚᱣᱟ ᱟᱨ ᱟᱛᱳ ᱞᱟᱹᱜᱤᱫ ᱛᱮᱫᱚ ᱩᱱᱠᱩ ᱫᱚ ᱠᱳᱱᱳ ᱢᱚᱛᱞᱚᱵ ᱜᱮ ᱵᱟᱠᱚ ᱫᱚᱦᱚᱭᱮᱫᱟ ᱛᱚ ᱩᱱᱠᱩ ᱢᱟᱹᱡᱷᱤ ᱵᱟᱵᱟ ᱜᱮ ᱵᱚᱫᱚᱞᱚᱜ ᱞᱟᱹᱠᱛᱤ ᱠᱟᱱᱟ ᱪᱮᱫᱟᱜ

ᱟᱫᱚ ᱟᱞᱟᱝ ᱵᱚ ᱡᱤᱛᱠᱟᱹᱨᱚᱜᱼᱟ ᱟᱵᱚᱣᱟᱜ ᱡᱟᱹᱛᱤ ᱫᱷᱚᱨᱚᱢ ᱵᱷᱟᱥᱟ ᱵᱷᱟᱥᱟ ᱢᱟᱱ ᱥᱟᱢᱟᱱ ᱞᱟᱹᱜᱤᱫ ᱵᱚ ᱞᱟᱹᱲᱦᱟᱹᱭ ᱞᱮᱠᱤᱱ ᱢᱤᱫᱴᱟᱝ ᱢᱟᱺᱡᱷᱤ ᱵᱟᱵᱟ ᱦᱚᱸ ᱥᱟᱢᱟᱝ ᱛᱮ ᱵᱟᱠᱚ ᱦᱤᱡᱩᱜ ᱠᱟᱱᱟ ᱩᱱᱠᱩ ᱫᱚ ᱥᱮᱫᱟᱭ ᱠᱷᱚᱱ ᱡᱩᱜᱽ ᱡᱩᱜᱽ ᱠᱷᱚᱱ ᱠᱚ ᱛᱟᱦᱮᱸ ᱦᱮᱡ ᱟᱠᱟᱱ ᱚᱱᱟ ᱨᱮᱜᱮ ᱛᱟᱦᱮᱸ ᱥᱟᱱᱟᱭᱮᱫ ᱠᱚᱣᱟ ᱛᱮᱦᱮᱧ ᱟᱵᱚ ᱧᱮᱞ ᱯᱮ ᱮᱢ ᱯᱤ ᱮᱢ ᱮᱞ ᱮ ᱢᱚᱬᱮ ᱵᱚᱪᱷᱚᱨ ᱵᱚᱱ ᱵᱟᱪᱷᱟᱣᱮᱫ ᱠᱚᱣᱟ ᱢᱚᱬᱮ ᱵᱚᱪᱷᱚᱨ ᱨᱮᱜᱮ ᱵᱚᱱ ᱵᱟᱪᱷᱟᱣ ᱨᱩᱣᱟᱹᱲᱮᱫ ᱠᱚᱣᱟ ᱟᱨ ᱱᱩᱠᱩ ᱢᱟᱺᱡᱷᱤ ᱵᱟᱵᱟ ᱫᱚ ᱦᱟᱢᱮᱥᱟ ᱡᱚᱱᱚᱢ ᱡᱚᱱᱚᱢ ᱛᱟᱦᱮᱸ ᱥᱟᱱᱟᱭᱮᱫ ᱠᱚᱣᱟ ᱟᱨ ᱛᱟᱦᱮᱱ ᱢᱮ ᱡᱚᱱᱚᱢ ᱡᱚᱱᱚᱢ ᱢᱮᱱ ᱠᱷᱟᱡ ᱪᱮᱫ ᱞᱮᱠᱟ ᱟᱵᱚ ᱫᱤᱥᱚᱢ ᱨᱮ ᱫᱩᱱᱤᱭᱟᱹ ᱨᱮ ᱪᱟᱞᱟᱜ ᱠᱟᱱ ᱠᱟᱹᱢᱤ ᱦᱚᱨᱟ ᱠᱚ ᱚᱱᱟ ᱞᱮᱠᱟ ᱠᱟᱹᱢᱤ ᱢᱮ ᱚᱱᱠᱟ ᱵᱟᱯᱮ ᱠᱟᱹᱢᱤᱭᱮᱫ ᱠᱟᱱ ᱛᱮᱦᱮᱧ ᱟᱵᱚ ᱵᱟᱯᱞᱟ ᱵᱟᱹᱦᱩ ᱵᱟᱹᱦᱩ ᱵᱚ ᱵᱟᱹᱜᱤᱭᱮᱫ ᱠᱚᱣᱟ ᱢᱚᱡᱽ ᱛᱮ ᱵᱟᱭ ᱠᱟᱹᱢᱤ ᱠᱷᱟᱡ ᱛᱚ ᱟᱢ ᱢᱟᱹᱡᱷᱤ ᱵᱟᱵᱟ ᱪᱤᱞᱤ ᱠᱟᱱᱟᱢ ᱠᱤ ᱟᱢ ᱡᱩᱜᱽ ᱡᱩᱜᱮᱢ ᱛᱟᱦᱮᱱᱟ ᱟᱨ ᱟᱛᱳ ᱴᱚᱞᱟ ᱞᱟᱹᱜᱤᱫ ᱵᱟᱢ ᱠᱟᱹᱢᱤᱭᱟ ᱱᱚᱣᱟ ᱫᱚ ᱪᱮᱫ ᱦᱩᱭᱮᱱ ᱛᱟᱢᱟ ᱛᱚ ᱱᱚᱝᱠᱟᱱ ᱢᱟᱹᱡᱷᱤ ᱵᱟᱵᱟ ᱟᱸᱡᱚᱢ ᱯᱮ ᱞᱩᱛᱩᱨ ᱛᱮ ᱡᱩᱫᱤ ᱵᱟᱯᱮ ᱠᱟᱹᱢᱤᱭᱮᱫ ᱠᱷᱟᱡ ᱟᱯᱮ ᱥᱤᱴᱟᱲᱟᱜ ᱯᱮ ᱮᱴᱟᱜ ᱠᱚ ᱱᱟᱣᱟ ᱡᱤᱵᱚᱱ ᱠᱚ ᱫᱚᱦᱚ ᱠᱚᱯᱮ ᱡᱟᱦᱟᱸᱭ ᱦᱚᱠ ᱚᱫᱷᱤᱠᱟᱨ ᱞᱟᱹᱜᱤᱫ ᱥᱚᱝᱵᱤᱫᱷᱟᱱ ᱠᱚᱠᱚ ᱵᱟᱲᱟᱭ ᱚᱱᱠᱟᱱ ᱦᱚᱲ ᱠᱚ ᱠᱟᱹᱢᱤᱭᱟ ᱟᱯᱮᱭᱟᱜ ᱠᱳᱭ ᱫᱚᱨᱠᱟᱨ ᱵᱟᱹᱱᱩᱜᱼᱟ ᱢᱟᱺᱡᱷᱤ ᱛᱷᱟᱱ ᱨᱮ ᱢᱟᱺᱡᱷᱤ ᱵᱟᱵᱟ ᱛᱟᱦᱮᱱ ᱞᱟᱹᱜᱤᱫ ᱛᱮᱫᱚ ᱟᱯᱮ ᱵᱟᱯᱮ ᱫᱟᱲᱮᱭᱟᱜᱼᱟ ᱡᱟᱦᱟᱸᱭ ᱱᱟᱣᱟᱱ ᱠᱚ ᱡᱟᱣᱟᱱ ᱠᱚᱲᱟ ᱮᱢᱟ ᱠᱚ ᱩᱱᱠᱩ ᱠᱚ ᱪᱟᱞᱟᱣ ᱠᱚ ᱛᱚ ᱦᱚᱸᱜᱼᱚᱱᱟ ᱠᱚ ᱠᱟᱛᱷᱟ ᱛᱟᱦᱮᱸ ᱠᱟᱱᱟ ᱛᱮᱦᱮᱧ ᱟᱵᱚ ᱥᱚᱢᱟᱡᱽ ᱨᱮ ᱟᱭᱢᱟ ᱫᱤᱱ ᱠᱚ ᱦᱚᱦᱚ ᱠᱟᱱᱟ ᱟᱹᱫᱤᱵᱟᱹᱥᱤ ᱥᱮᱸᱜᱮᱞ ᱟᱵᱷᱤᱭᱟᱱ ᱢᱟᱺᱡᱷᱤ ᱵᱚᱫᱚᱞ ᱠᱚᱣᱟ ᱢᱟᱺᱡᱷᱤ ᱵᱚᱫᱚᱞ ᱠᱚᱣᱟ ᱞᱮᱠᱤᱱ ᱱᱤᱭᱟᱹ ᱟᱭᱢᱟ ᱦᱚᱲ ᱠᱚ ᱵᱤᱨᱳᱫᱮᱫ ᱠᱟᱱᱟ ᱠᱚ ᱟᱭᱢᱟ ᱦᱚᱲ ᱠᱚ ᱵᱤᱨᱳᱫᱮᱫ ᱠᱟᱱᱟ ᱞᱮᱠᱤᱱ ᱥᱟᱹᱦᱤ ᱪᱮᱫ ᱠᱟᱱᱟ ᱟᱨ ᱜᱟᱞᱚᱛ ᱪᱮᱫ ᱠᱟᱱᱟ ᱵᱟᱠᱚ ᱵᱟᱪᱷᱟᱣ ᱧᱟᱢ ᱮᱫᱟ ᱛᱮᱦᱮᱧ ᱡᱩᱫᱤ ᱟᱵᱚᱨᱮᱱ ᱢᱟᱺᱡᱷᱤ ᱵᱟᱵᱟ ᱢᱚᱡᱽ ᱠᱚ ᱛᱟᱦᱮᱱ ᱠᱷᱟᱡ ᱟᱹᱰᱤ ᱞᱚᱜᱚᱱ ᱜᱮ ᱟᱵᱚᱣᱟᱜ ᱟᱛᱳ ᱴᱚᱞᱟ ᱠᱮᱴᱮᱡᱚᱜᱼᱟ ᱟᱨ ᱵᱚ ᱡᱩᱢᱤᱫᱚᱜᱼᱟ ᱟᱨ ᱩᱥᱟᱹᱨᱟ ᱛᱮ ᱟᱵᱚ ᱫᱷᱚᱨᱚᱢ ᱠᱳᱰ ᱵᱚ ᱧᱟᱢᱟ ᱛᱚ ᱪᱟᱞᱤᱭᱮ ᱱᱚᱣᱟ ᱱᱩᱠᱩ ᱠᱟᱛᱷᱟ ᱛᱟᱦᱮᱸ ᱠᱟᱱᱟ ᱛᱮᱦᱮᱧ ᱫᱚ ᱛᱚ ᱵᱷᱤᱰᱤᱭᱳ ᱫᱚ ᱱᱚᱰᱮ ᱜᱮᱧ ᱢᱩᱪᱟᱹᱫ ᱮᱫᱟ ᱢᱟ ᱡᱚᱛᱚ ᱦᱚᱲ ᱜᱮ ᱡᱚᱦᱟᱨ